ᱡᱟᱣ ᱞᱮᱠᱟ ᱜᱮ ᱧᱮᱧᱮᱞᱤᱭᱟᱹ ᱠᱚ ᱴᱷᱮᱱ ᱟᱨᱫᱟᱥ, ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱷᱟᱨ ᱛᱟᱵᱚᱱ ᱯᱮ, ᱪᱮᱫᱟᱜ ᱥᱮ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ᱾ ᱚᱱᱟᱛᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮ ᱨᱮ᱾ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ, ᱵᱟᱝ ᱫᱚ ᱫᱩᱠ, ᱵᱟᱝ ᱫᱚ ᱡᱷᱩᱠ, ᱵᱟᱝ ᱫᱚ ᱥᱩᱠ, ᱵᱟᱝ ᱫᱚ ᱦᱤᱨᱠᱷᱟᱹ, ᱵᱟᱝ ᱫᱚ ᱦᱤᱸᱥ ᱜᱮ ᱯᱮ ᱵᱩᱡᱷᱟᱹᱣᱟ, ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱳᱞ ᱛᱟᱵᱚᱱ ᱯᱮ᱾ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ᱾ ᱠᱩᱫᱩᱢ ᱨᱮ ᱠᱩᱲᱤᱫ ᱠᱩᱲᱤᱫ᱾ ᱵᱚᱡ ᱠᱟᱛᱮ ᱠᱚ ᱞᱤᱱᱟ ᱛᱟᱨᱯᱚᱨ ᱠᱚ ᱞᱟᱜᱟᱣᱟ᱾ ᱞᱟᱜᱟᱣ ᱠᱟᱛᱮ ᱠᱚ ᱠᱷᱳᱲᱟ᱾ ᱠᱷᱳᱲ ᱠᱟᱛᱮ ᱠᱚ ᱞᱟᱲᱟᱣᱟ᱾ ᱞᱟᱲᱟᱣ ᱞᱟᱲᱟᱣ ᱵᱚᱰᱟᱜ ᱵᱟᱦᱨᱮ ᱨᱮ ᱠᱚ ᱡᱚᱨᱚᱭᱟ ᱛᱟᱨᱯᱚᱨ ᱠᱚ ᱟᱵᱩᱠ ᱥᱟᱯᱷᱟᱭᱟ᱾ ᱟᱨ ᱢᱤᱫ ᱫᱷᱟᱣ᱾ ᱵᱚᱡ ᱠᱟᱛᱮ ᱠᱚ ᱞᱤᱱᱟ ᱛᱟᱨᱯᱚᱨ ᱠᱚ ᱞᱟᱜᱟᱣᱟ᱾ ᱞᱟᱜᱟᱣ ᱠᱟᱛᱮ ᱠᱚ ᱠᱷᱳᱲᱟ᱾ ᱠᱷᱳᱲ ᱠᱟᱛᱮ ᱠᱚ ᱞᱟᱲᱟᱣᱟ᱾ ᱞᱟᱲᱟᱣ ᱞᱟᱲᱟᱣ ᱵᱚᱰᱟᱜ ᱵᱟᱦᱨᱮ ᱨᱮ ᱠᱚ ᱡᱚᱨᱚᱭᱟ ᱛᱟᱨᱯᱚᱨ ᱠᱚ ᱟᱵᱩᱠ ᱥᱟᱯᱷᱟᱭᱟ᱾ ᱢᱟᱥᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ ᱟᱨ ᱡᱩᱫᱤ ᱛᱮᱞᱟᱛᱮ ᱫᱤᱥᱟᱹᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧᱜᱤᱧ ᱞᱟᱹᱭᱮᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱨᱮᱧ ᱫᱤᱥᱟᱹ ᱟᱵᱚᱱ ᱜᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱥᱟᱵᱥᱠᱨᱟᱭᱤᱵ ᱠᱟᱜ ᱛᱟᱵᱚᱱᱟ ᱛᱟᱦᱚᱞᱮ ᱥᱟᱵᱥᱠᱨᱟᱭᱤᱵ ᱠᱟᱜ ᱛᱟᱵᱚᱱ ᱯᱮ ᱪᱮᱫᱟᱜ ᱥᱮ ᱤᱧ ᱯᱨᱟᱭ ᱜᱮ ᱱᱚᱝᱠᱟᱱ ᱠᱩᱫᱩᱢᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮᱧ ᱢᱚᱱᱮᱭᱟ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱴᱩᱛᱷᱯᱮᱥᱴ ᱟᱨ ᱵᱨᱟᱥ ᱛᱮ ᱫᱟᱹᱛᱟᱹᱱᱤ᱾ ᱵᱷᱤᱛᱤᱨ ᱠᱟᱛᱷᱟ, ᱯᱳᱭᱞᱳ ᱛᱮ ᱴᱩᱛᱷᱯᱮᱥᱴ ᱨᱮᱱᱟᱜ ᱰᱷᱟᱠᱱᱟ ᱠᱚ ᱡᱷᱤᱡᱟ, ᱛᱟᱨᱯᱚᱨ ᱴᱩᱛᱷᱯᱮᱥᱴ ᱨᱮᱫ ᱞᱤᱱ ᱚᱰᱚᱠ ᱠᱟᱛᱮ ᱵᱨᱟᱥ ᱨᱮᱠᱚ ᱞᱟᱜᱟᱣᱟ᱾ ᱞᱟᱜᱟᱣ ᱛᱟᱭᱚᱢ ᱵᱨᱟᱥ ᱫᱚ ᱢᱚᱪᱟ ᱨᱮᱠᱚ ᱠᱷᱳᱲᱟ ᱟᱨ ᱞᱟᱲᱟᱣ ᱞᱟᱲᱟᱣ ᱛᱮ ᱯᱷᱚᱛᱚ ᱫᱚ ᱵᱟᱦᱨᱮ ᱨᱮᱠᱚ ᱛᱷᱩᱭᱟ ᱟᱨ ᱠᱚ ᱦᱩᱛᱩᱢ ᱯᱷᱟᱨᱪᱟᱜᱼᱟ᱾ ᱢᱟ ᱛᱟᱦᱚᱞᱮ ᱠᱩᱫᱩᱢ ᱛᱮᱫ ᱵᱚᱱ ᱠᱩᱥᱤᱭᱟᱫ ᱠᱷᱟᱱ ᱢᱤᱫᱴᱟᱝ ᱞᱟᱭᱤᱠ ᱟᱨ ᱜᱟᱛᱮ ᱠᱚ ᱴᱷᱮᱱ ᱥᱮᱭᱟᱨ ᱫᱚ ᱟᱞᱚ ᱵᱚᱱ ᱦᱤᱲᱤᱧ ᱢᱟ᱾